ᱡᱚᱦᱟᱨ ᱜᱮ ᱥᱟᱱᱟᱢ ᱵᱚᱭᱦᱟ ᱢᱤᱥᱤ ᱠᱚ ᱟᱥᱚᱜ ᱠᱟᱹᱱᱟᱹᱧ ᱱᱟᱯᱟᱭ ᱨᱮᱜᱮ ᱢᱮᱱᱟᱜ ᱯᱮᱭᱟ ᱤᱥᱚᱨᱟᱜ ᱟᱥᱤᱥ ᱛᱮ ᱱᱚᱝᱠᱟ ᱨᱟᱹᱥᱠᱟᱹ ᱨᱮ ᱛᱟᱦᱮᱱ ᱯᱮ ᱡᱟᱣᱜᱮ ᱤᱥᱚᱨ ᱵᱷᱚᱨ ᱟᱯᱮ ᱢᱟ ᱢᱩᱪᱟᱹᱫ ᱫᱷᱟᱹᱵᱤᱡ ᱟᱸᱡᱚᱢ ᱯᱮ ᱛᱮᱦᱮᱧᱟᱜ ᱠᱟᱛᱷᱟ ᱵᱤᱪᱷᱲᱟᱹᱣ ᱠᱟᱱ ᱡᱤᱵᱚᱱ ᱡᱩᱛ ᱥᱟᱺᱦᱤᱡ ᱡᱩᱛᱨᱟᱹᱣ ᱞᱟᱹᱜᱤᱫ ᱢᱤᱫ ᱵᱷᱟᱜᱮ ᱪᱮᱦᱟᱣᱱᱟ ᱯᱮ ᱧᱟᱢᱟ ᱠᱷᱟᱹᱴᱤ ᱜᱮ ᱠᱟᱛᱷᱟ ᱫᱚ ᱢᱤᱫ ᱠᱤᱥᱟᱹᱬ ᱟᱨ ᱟᱡᱤᱡ ᱢᱤᱫ ᱜᱩᱛᱤ ᱨᱮᱱᱟᱝ᱾ ᱜᱩᱛᱤ ᱫᱚ ᱠᱤᱥᱟᱹᱬ ᱟᱜ ᱱᱚᱡᱚᱨ ᱨᱮ ᱯᱨᱚᱵᱷᱩ ᱟᱜ ᱱᱚᱡᱚᱨ ᱨᱮ ᱵᱷᱟᱜᱮ ᱟᱨ ᱯᱟᱹᱛᱭᱟᱹᱨ ᱜᱮ ᱛᱟᱦᱮᱸ ᱠᱟᱱᱟ᱾ ᱢᱤᱫ ᱫᱤᱱ ᱠᱤᱥᱟᱹᱬ ᱢᱚᱬᱮ ᱦᱟᱡᱟᱨ ᱛᱟᱱᱠᱷᱟᱭ ᱰᱷᱮᱨ ᱠᱮᱫᱟ ᱜᱩᱛᱤᱭᱟᱜ ᱩᱱᱤᱭᱟᱜ ᱠᱟᱹᱢᱤ ᱨᱮ ᱦᱩᱞᱟᱹᱥᱮᱱ ᱛᱮ᱾ ᱢᱚᱬᱮ ᱦᱟᱡᱟᱨ ᱛᱟᱱᱠᱷᱟ ᱵᱟᱹᱲᱛᱤ ᱧᱟᱢ ᱠᱟᱛᱮ ᱨᱮᱦᱚᱸ ᱜᱩᱛᱤ ᱵᱟᱝ ᱮ ᱦᱩᱞᱟᱹᱥ ᱞᱮᱱᱟᱭ ᱥᱮ ᱵᱟᱝ ᱮ ᱥᱟᱨᱦᱟᱣ ᱞᱮᱫᱮᱭᱟ ᱠᱤᱥᱟᱹᱬ᱾ ᱠᱤᱥᱟᱹᱬ ᱵᱮᱡᱟᱭ ᱨᱟᱝᱜᱟᱣᱮᱱᱟᱭ ᱜᱩᱛᱤᱭᱟᱜ ᱢᱚᱪᱟ ᱠᱷᱚᱱ ᱥᱟᱨᱦᱟᱣ ᱵᱟᱝᱮ ᱟᱸᱡᱚᱢ ᱞᱮᱫ ᱛᱮ ᱮᱫᱽᱨᱮ ᱡᱟᱞ ᱡᱟᱞᱟᱣ ᱛᱮ ᱟᱨᱦᱚᱸ ᱢᱤᱫ ᱫᱤᱱ ᱢᱚᱬᱮ ᱦᱟᱡᱟᱨ ᱛᱟᱱᱠᱷᱟᱭ ᱠᱚᱢ ᱨᱩᱣᱟᱹᱲ ᱠᱮᱫ ᱛᱟᱭᱟ ᱢᱮᱱᱠᱷᱟᱱ ᱜᱩᱛᱤ ᱫᱚ ᱵᱟᱝᱮ ᱫᱩᱠ ᱞᱮᱱᱟ ᱥᱮ ᱠᱤᱪᱷᱩ ᱚᱵᱷᱤᱡᱳᱜᱽ ᱵᱟᱭ ᱫᱚᱨᱡᱟ ᱞᱮᱫᱟ ᱠᱤᱥᱟᱹᱬ ᱥᱟᱢᱟᱝ ᱨᱮ ᱠᱤᱥᱟᱹᱬ ᱫᱚᱢᱮ ᱛᱟᱡᱩᱵᱮᱱᱟᱭ ᱜᱩᱛᱤᱭᱟᱜ ᱪᱚᱞᱚᱱ ᱧᱮᱞᱛᱮ ᱦᱚᱦᱚ ᱥᱩᱨ ᱠᱟᱛᱮ ᱢᱮᱛᱟᱫᱮᱭᱟ ᱵᱷᱟᱞᱟ ᱟᱢ ᱫᱚ ᱚᱠᱟ ᱞᱮᱠᱟᱱ ᱦᱚᱲ? ᱟᱢᱟᱜ ᱛᱟᱱᱠᱷᱟᱹᱧ ᱰᱷᱮᱨ ᱠᱮᱫᱟ, ᱵᱟᱢ ᱦᱩᱞᱟᱹᱥ ᱞᱮᱱᱟ ᱥᱮ ᱵᱟᱢ ᱥᱟᱨᱦᱟᱣ ᱟᱹᱫᱤᱧᱟ᱾ ᱛᱟᱱᱠᱷᱟᱹᱧ ᱠᱚᱢ ᱠᱮᱫᱟ, ᱵᱟᱢ ᱫᱩᱠ ᱞᱮᱱᱟ ᱥᱮ ᱵᱟᱢ ᱚᱵᱷᱤᱡᱳᱜᱽ ᱞᱮᱫᱟ᱾ ᱚᱠᱟ ᱞᱮᱠᱟ ᱢᱚᱱᱮ ᱛᱟᱢ? ᱛᱚ ᱜᱩᱛᱤ ᱚᱠᱟᱴᱟᱜ ᱮ ᱨᱚᱲ ᱨᱩᱣᱟᱹᱲ ᱠᱮᱫᱟ ᱚᱱᱟ ᱜᱮ ᱫᱷᱮᱭᱟᱱ ᱨᱮᱱᱟᱝ ᱠᱟᱛᱷᱟ᱾ ᱜᱩᱛᱤ ᱠᱤᱥᱟᱹᱬ ᱮ ᱢᱮᱛᱟᱫ ᱫᱮᱭᱟ, ᱱᱤᱡᱽ ᱛᱮ ᱪᱤᱞᱤᱢ ᱦᱩᱫᱤᱥᱚᱜ ᱠᱟᱱᱟ ᱟᱢ ᱫᱚ? ᱥᱟᱱᱟᱢ ᱫᱟᱲᱮᱭᱟᱱᱤᱡ ᱥᱮ ᱤᱥᱥᱚᱨ ᱥᱤᱨᱤᱡ ᱟᱠᱟᱫ ᱵᱚᱱᱟᱭ ᱥᱤᱥᱤᱨ ᱡᱤᱣᱤ ᱫᱤᱱᱟᱹᱢ ᱡᱚᱢᱟᱜ ᱦᱚᱭ ᱡᱩᱜᱟᱲᱟᱵᱚᱱ ᱠᱟᱱᱟᱭ ᱩᱱᱤᱜᱮ ᱚᱠᱟ ᱦᱤᱞᱳᱜ ᱢᱚᱬᱮ ᱦᱟᱡᱟᱨ ᱴᱟᱱ ᱠᱷᱟᱢ ᱡᱩᱴᱩᱡ ᱟᱹᱫᱤᱧᱟ ᱤᱱᱟᱹ ᱫᱚᱥᱟᱨ ᱦᱤᱞᱳᱜ ᱜᱮ ᱤᱧᱤᱡ ᱠᱚᱲᱟ ᱜᱤᱫᱽᱨᱟᱹ ᱡᱟᱱᱟᱢᱮᱱᱟ ᱠᱷᱟᱱ ᱤᱥᱚᱨᱤᱧ ᱥᱟᱨᱦᱟᱣᱟᱫᱮᱭᱟ ᱡᱮ ᱦᱚᱯᱚᱱᱤᱧ ᱵᱟᱠᱷᱨᱟ ᱡᱚᱢᱟᱜ ᱧᱩᱣᱟᱜ ᱦᱚᱨᱚᱜ ᱵᱟᱸᱫᱮ ᱟᱨ ᱡᱚᱜᱟᱲ ᱡᱚᱛᱚᱱ ᱨᱮᱭᱟᱜ ᱮᱢ ᱵᱚᱱᱫᱚᱵᱚᱥ ᱠᱮᱫᱟ ᱢᱮᱱ ᱠᱟᱛᱮ ᱚᱠᱟ ᱦᱤᱞᱳᱜ ᱤᱧ ᱜᱚᱜᱚ ᱫᱷᱟᱹᱨᱛᱤ ᱠᱷᱚᱱ ᱫᱟᱱᱟᱝ ᱮᱱᱛᱮ ᱥᱮᱱ ᱮᱱᱟᱭ ᱯᱨᱚᱵᱷᱩ ᱴᱷᱮᱱ ᱢᱚᱬᱮ ᱦᱟᱡᱟᱨ ᱛᱟᱱᱠᱷᱟᱢ ᱠᱚᱢ ᱠᱮᱫ ᱛᱤᱧᱟ ᱫᱚᱥᱟᱨ ᱦᱤᱞᱳᱜ ᱜᱚᱜᱚ ᱞᱟᱹᱜᱤᱫ ᱤᱥᱥᱚᱨ ᱚᱠᱟᱴᱟᱜ ᱮ ᱵᱚᱱᱫᱚᱵᱚᱥ ᱞᱮᱫᱟ ᱚᱱᱟ ᱜᱮ ᱟᱹᱫᱷᱤᱭᱮᱱᱟ ᱤᱧᱟᱹᱜ ᱵᱟᱠᱷᱨᱟ ᱵᱟᱝ ᱠᱟᱱᱟ ᱚᱱᱟ ᱫᱚ ᱤᱱᱟᱹ ᱦᱤᱞᱳᱜ ᱦᱚᱸ ᱯᱨᱚᱵᱷᱩᱧ ᱥᱟᱨᱦᱟᱣ ᱟᱫᱮᱭᱟ ᱫᱩᱞᱟᱹᱲᱤᱭᱟᱹ ᱤᱥᱥᱚᱨ ᱨᱤᱱ ᱦᱚᱲ ᱠᱚ ᱱᱚᱣᱟ ᱫᱷᱟᱹᱨᱛᱤ ᱨᱮ ᱚᱠᱚᱭ ᱚᱠᱟᱴᱟᱜ ᱵᱚᱱ ᱧᱟᱢᱟ ᱚᱠᱟᱴᱟᱜ ᱵᱚᱱ ᱟᱫᱟ ᱤᱥᱚᱨᱟᱜ ᱠᱟᱹᱨᱤᱠᱚᱞ ᱡᱚᱛᱚ ᱜᱮ ᱚᱱᱟᱛᱮ ᱯᱨᱚᱵᱷᱩ ᱵᱚᱱ ᱥᱟᱨᱦᱟᱣᱟᱭ ᱢᱟ ᱦᱟᱦᱟᱝᱠᱟᱨ ᱨᱮ ᱪᱟᱞᱞᱤᱥ ᱵᱚᱪᱷᱚᱨ ᱵᱟᱝ ᱠᱚ ᱮᱨ ᱞᱮᱫᱟ ᱥᱮ ᱵᱟᱝ ᱠᱚ ᱤᱨ ᱞᱮᱫᱟ ᱤᱥᱨᱟᱭᱮᱞ ᱦᱚᱲ ᱮᱱᱛᱮ ᱨᱮᱦᱚᱸ ᱥᱮᱨᱢᱟ ᱠᱷᱚᱱ ᱡᱚᱢᱟᱜ ᱮ ᱡᱩᱜᱟᱲᱟᱫ ᱠᱚᱣᱟ ᱤᱥᱚᱨ ᱜᱮ ᱵᱟᱭᱵᱮᱞ ᱮ ᱢᱮᱱᱟ ᱢᱟᱛᱷᱟᱭ ᱚᱞ ᱟᱠᱟᱫ ᱵᱷᱟᱜᱮ ᱥᱚᱢᱵᱟᱫ ᱛᱩᱨᱩᱭ ᱦᱟᱹᱴᱤᱧ ᱵᱟᱨ ᱜᱮᱞ ᱛᱩᱨᱩᱭ ᱠᱟᱹᱞᱤ ᱨᱮ ᱪᱚᱴ ᱨᱤᱱ ᱩᱰᱟᱹᱜ ᱠᱚ ᱵᱮᱸᱜᱮᱫ ᱟᱠᱚᱯᱮ, ᱵᱟᱠᱚ ᱮᱨᱟ, ᱵᱟᱠᱚ ᱤᱨᱟ ᱟᱨ ᱢᱩᱨᱟᱹᱭ ᱠᱚᱨᱮ ᱵᱟᱠᱚ ᱥᱚᱸᱪ ᱡᱚᱝᱟ᱾ ᱮᱱᱛᱮ ᱨᱮᱦᱚᱸ ᱟᱯᱮ ᱨᱤᱱ ᱥᱮᱨᱢᱟ ᱵᱟᱵᱟᱭ ᱟᱹᱥᱩᱞᱮᱫ ᱠᱚᱣᱟ᱾ ᱟᱯᱮ ᱫᱚ ᱩᱱᱠᱩ ᱠᱷᱚᱱ ᱵᱟᱝ ᱫᱚ ᱵᱟᱯᱮ ᱥᱚᱨᱚᱥ? ᱛᱚ ᱫᱤᱱᱟᱹᱢ ᱡᱟᱹᱨᱩᱲᱟ ᱞᱟᱹᱜᱤᱫ ᱤᱥᱥᱚᱨ ᱥᱟᱨᱦᱟᱣᱟᱭ ᱯᱮ᱾ ᱥᱟᱱᱟᱢ ᱢᱟᱱᱣᱟ ᱡᱟᱹᱛ ᱨᱮᱭᱟᱜ ᱵᱷᱟᱹᱞᱟᱹᱭ ᱞᱟᱹᱜᱤᱫ, ᱟᱵᱚᱣᱟᱜ ᱫᱤᱥᱚᱢ ᱵᱷᱟᱨᱚᱛ ᱞᱟᱹᱜᱤᱫ ᱯᱨᱚᱵᱷᱩ ᱴᱷᱮᱱ ᱟᱨᱚᱡᱽ ᱯᱮ᱾ ᱡᱩᱫᱤ ᱠᱟᱛᱷᱟ ᱯᱮ ᱵᱟᱹᱥᱩᱛᱟᱜ ᱠᱷᱟᱱ ᱟᱯᱮ ᱨᱮᱱ ᱜᱟᱛᱮ ᱯᱮᱲᱟ ᱠᱚ ᱛᱩᱞᱩᱡ ᱵᱟᱠᱷᱨᱟ ᱞᱮᱜᱟᱭ ᱯᱮ ᱢᱟ ᱛᱚᱵᱮ ᱡᱚᱦᱟᱨ